ᱟᱨ ᱵᱟᱹᱲᱤᱭᱟᱹᱞ ᱵᱷᱟᱵᱤ ᱱᱚᱛᱮ ᱨᱮ ᱤᱥᱤᱱᱮᱜᱼᱟ ᱡᱤᱞ ᱩᱛᱩ ᱫᱮᱥᱤ ᱪᱤᱠᱟᱱ ᱟᱨ ᱤᱥᱤᱱᱚᱜ ᱞᱟᱹᱜᱤᱫ ᱟᱱ ᱦᱟᱸᱜ ᱱᱚᱣᱟ ᱠᱚ ᱡᱤᱞ ᱫᱚ ᱵᱮᱱᱟᱜ ᱠᱟᱱᱟ ᱪᱷᱩᱴᱟᱹᱣ ᱠᱟᱱᱟ ᱯᱩᱨᱟᱹ ᱥᱤᱵᱤᱞ ᱜᱮ ᱪᱟᱞᱟᱜ ᱠᱟᱱᱟ ᱥᱚᱵᱽᱡᱤ ᱠᱚ ᱟᱹᱨᱩᱵ ᱟᱠᱟᱱᱟ ᱱᱚᱰᱮ ᱱᱟᱦᱟᱜ ᱱᱚᱣᱟ ᱩᱛᱩ ᱦᱩᱭᱩᱜᱼᱟ ᱱᱟᱦᱟᱜ ᱱᱚᱣᱟ ᱵᱟᱹᱠᱤ ᱠᱟᱱᱟ ᱥᱚᱵᱽᱡᱤ ᱤᱥᱤᱱ ᱟᱨ ᱠᱤᱪᱮᱱ ᱥᱮ ᱪᱷᱳᱴᱮᱞ ᱵᱷᱟᱵᱤ ᱱᱚᱛᱮ ᱨᱮ ᱠᱟᱹᱢᱤ ᱠᱟᱱᱟ ᱱᱤᱛ ᱫᱚ ᱯᱨᱟᱭ ᱥᱚᱵᱽᱡᱤ ᱱᱚᱰᱮ ᱪᱟᱞᱟᱜ ᱠᱟᱱᱟ ᱢᱟᱪᱷᱞᱤ ᱜᱟᱡᱚᱨ ᱯᱨᱟᱭ ᱫᱚ ᱠᱟᱱᱟ ᱪᱮᱫ ᱢᱟᱨᱠᱷᱩ ᱪᱮ ᱢᱟᱨᱠᱷᱩ ᱱᱚᱰᱮ ᱱᱟᱜ ᱠᱟᱱᱟ ᱛᱷᱚᱲᱟ ᱞᱮᱴᱚ ᱵᱟᱠᱷᱨᱟ ᱦᱟᱞᱠᱟ ᱦᱟᱞᱠᱟ ᱟᱹᱰᱤ ᱡᱚᱜᱮᱜᱼᱟ ᱤᱱᱟᱹ ᱯᱚᱨᱮ ᱵᱟᱹᱦᱩ ᱚᱱᱛᱮ ᱨᱮ ᱪᱷᱩᱴᱟᱹᱣ ᱠᱟᱱᱟ ᱤᱥᱤᱱᱮᱜᱼᱟ ᱞᱮᱴᱚ ᱞᱟᱜᱽᱵᱷᱟᱜᱽ ᱤᱥᱤᱱ ᱦᱩᱭᱩᱜ ᱠᱟᱱ ᱜᱮᱭᱟ ᱠᱚᱢᱯᱞᱤᱴᱚᱜ ᱞᱟᱹᱜᱤᱫᱼᱟ ᱱᱟᱦᱟᱜ ᱟᱨ ᱱᱤᱛᱚᱜ ᱰᱮᱠᱳᱨᱮᱴ ᱪᱟᱞᱟᱜ ᱞᱟᱹᱜᱤᱫᱼᱟ ᱚᱱᱟ ᱥᱩᱨᱩᱜ ᱠᱟᱱᱟ ᱱᱟᱦᱟᱜ ᱟᱨ ᱥᱚᱵᱡᱤ ᱵᱮᱱᱟᱜ ᱠᱟᱱᱟ ᱱᱚᱛᱮ ᱨᱮᱫᱚ ᱪᱮᱫ ᱱᱚᱣᱟ ᱫᱚ ᱪᱮᱫ ᱠᱟᱱᱟ ᱚᱱᱟ ᱪᱟᱯ ᱥᱚᱵᱡᱤ ᱢᱤᱠᱥ ᱵᱷᱮᱡᱽ ᱢᱤᱠᱥ ᱵᱷᱮᱡᱽ ᱢᱤᱠᱥ ᱵᱷᱮᱡᱽ ᱟᱨ ᱱᱚᱛᱮ ᱨᱮ ᱵᱤᱴᱤ ᱯᱩᱲᱤ ᱵᱮᱱᱟᱣᱮᱜᱼᱟ ᱱᱚᱣᱟ ᱛᱟᱨᱟ ᱵᱮᱞ ᱯᱷᱩᱞᱟᱹᱣ ᱦᱩᱭ ᱟᱠᱟᱱᱟ ᱟᱨ ᱡᱚᱛᱚ ᱟᱹᱣᱨᱤ ᱯᱷᱩᱞᱟᱹᱣ ᱯᱩᱨᱟᱹᱜᱼᱟ ᱱᱚᱛᱮ ᱨᱮ ᱠᱟᱹᱢᱤ ᱠᱟᱱᱟ ᱠᱚ ᱵᱟᱨᱛᱷᱰᱮ ᱵᱚᱭ

ᱤᱥᱤᱱ ᱪᱟᱞᱟᱜ ᱠᱟᱱ ᱜᱮᱭᱟ ᱟᱨ ᱱᱤᱛᱚᱝ ᱰᱮᱠᱳᱨᱮᱴ ᱠᱚᱦᱚᱸ ᱦᱩᱭ ᱤᱫᱤᱭᱮᱱᱟ ᱟᱨ ᱡᱟᱦᱟᱸ ᱞᱮᱠᱟ ᱧᱮᱞ ᱫᱮᱠᱷᱟ ᱧᱮᱞ ᱠᱮᱜᱼᱟ ᱯᱮ ᱠᱤ ᱤᱥᱤᱱ ᱠᱚᱫᱚ ᱪᱟᱞᱟᱣᱮᱱᱟ ᱡᱚᱛᱚ ᱱᱟᱦᱟᱜ ᱠᱷᱤᱨ ᱯᱩᱲᱤ ᱪᱟᱞᱟᱜ ᱠᱟᱱ ᱱᱤᱛᱚᱜ ᱵᱮᱱᱟᱣ ᱥᱚᱵᱽᱡᱤ ᱫᱟᱞ ᱪᱟᱴᱱᱤ ᱫᱟᱠᱟ ᱩᱛᱩ ᱡᱤᱞ ᱠᱚ ᱦᱟᱹᱠᱩ ᱠᱚ ᱡᱚᱛᱚ ᱦᱩᱭᱮᱱᱟ ᱟᱨ ᱱᱤᱛᱚᱝ ᱥᱟᱯᱲᱟᱣ ᱦᱩᱭᱩᱜᱼᱟ

ᱱᱮᱛᱟᱨ ᱫᱚ ᱚᱯᱨᱮᱴᱚᱨ ᱚᱸᱰᱮ ᱠᱟᱹᱢᱤ ᱚᱸᱰᱮ ᱢᱤᱭᱩᱡᱤᱠ ᱪᱟᱞᱟᱣᱮᱫ ᱟᱭ ᱟᱨ ᱪᱮᱛᱟᱱ ᱫᱚ ᱵᱮᱞᱩᱱ ᱜᱮ ᱚᱸᱰᱮ ᱚᱸᱰᱮ ᱦᱟᱯᱮ ᱯᱩᱨᱟᱹ ᱞᱮᱱᱜᱮ ᱯᱮ ᱨᱮ ᱫᱮᱠᱷᱟ ᱟᱯᱮ ᱠᱟᱱᱟ ᱯᱷᱟᱭᱱᱟᱞᱤ ᱤᱧ ᱛᱚ ᱨᱮᱰᱤ ᱦᱩᱭᱱᱟ ᱯᱷᱳᱴᱳ ᱥᱩᱴ ᱞᱟᱹᱜᱤᱫ ᱠᱮᱢᱮᱨᱟ ᱠᱚ ᱞᱟᱜᱟᱣᱱᱟ ᱞᱟᱭᱤᱴ ᱠᱚ ᱥᱟᱸᱜᱟᱛ ᱛᱮᱠᱤᱱ ᱪᱷᱩᱴᱟᱹᱣ ᱠᱟᱱᱟ ᱠᱤᱱ ᱞᱟᱭᱤᱴ ᱠᱚ ᱥᱟᱡᱟᱣ ᱨᱮ

ᱢᱟᱨᱟᱝ ᱴᱟᱞ ᱡᱟᱹᱯᱤᱫ ᱟᱠᱟᱫ ᱟᱭ ᱟᱨ ᱫᱚᱵᱮ ᱜᱷᱟᱹᱲᱤᱡ ᱵᱟᱫ ᱢᱟ ᱠᱮᱠ ᱠᱟᱴᱤᱝ ᱦᱩᱭᱩᱜ ᱞᱟᱹᱜᱤᱫᱼᱟ ᱛᱚ ᱱᱤᱛᱚᱝ ᱫᱚ ᱯᱷᱤᱞᱦᱟᱞ ᱯᱷᱳᱴᱳ ᱥᱩᱴ ᱜᱮ ᱪᱟᱞᱟᱜ ᱠᱟᱱᱟ ᱟᱨ ᱡᱮᱥᱮ ᱴᱟᱭᱤᱢ ᱵᱟᱭ ᱧᱟᱢᱟ ᱯᱷᱳᱴᱳ ᱥᱩᱴ ᱨᱮᱭᱟᱜ ᱱᱟᱜ ᱛᱚ ᱚᱱᱟ ᱞᱟᱹᱜᱤᱫ ᱛᱮ ᱯᱷᱤᱨ ᱯᱷᱳᱴᱳ ᱥᱩᱴ ᱤᱱᱟᱹ ᱯᱚᱨᱮ ᱯᱷᱤᱨ ᱠᱮᱠ ᱠᱟᱴᱤᱝ ᱦᱩᱭᱩᱜᱼᱟ ᱱᱟᱜ ᱯᱷᱤᱨ ᱡᱚᱢ ᱠᱚ ᱦᱩᱭᱩᱜᱼᱟ